ᱡᱚᱦᱟᱨ ᱜᱮ ᱥᱟᱱᱟᱢ ᱠᱚ ᱤᱧ ᱜᱮ ᱢᱚᱠᱨᱚ ᱢᱩᱨᱢᱩ ᱤᱧᱟᱹᱜ ᱱᱚᱣᱟ ᱢᱚᱠᱨᱚ ᱢᱩᱨᱢᱩ ᱥᱟᱨ ᱤᱭᱩᱴᱩᱵᱽ ᱪᱮᱱᱮᱞ ᱛᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱢᱮᱱᱟᱜᱼᱟ ᱛᱚ ᱦᱚᱞᱟᱱᱟᱜ ᱵᱷᱤᱰᱤᱭᱳ ᱨᱮᱫᱚ ᱵᱚᱱ ᱠᱟᱛᱷᱟ ᱞᱮᱜᱼᱟ ᱡᱮ ᱥᱟᱱᱛᱟᱲᱤ ᱥᱮᱵᱟ ᱥᱮᱨᱣᱟ ᱟᱹᱨᱤᱪᱟᱹᱞᱤ ᱠᱚ ᱤᱫᱤ ᱠᱟᱛᱮ ᱚᱞᱪᱤᱠᱤ ᱤᱛᱩᱱ ᱟᱥᱲᱟ ᱨᱮ ᱪᱮᱫ ᱞᱮᱠᱟᱛᱮ ᱥᱮᱪᱮᱫ ᱵᱚᱱ ᱧᱟᱢ ᱫᱟᱲᱮᱭᱟᱜᱼᱟ ᱟᱫᱚ ᱛᱮᱦᱮᱧ ᱫᱚᱵᱚᱱ ᱠᱟᱛᱷᱟᱭᱟ ᱛᱮᱦᱮᱧ ᱫᱚ ᱦᱩᱭᱩᱜ ᱠᱟᱱᱟ ᱛᱟᱵᱚᱱ ᱡᱟᱦᱟᱱᱟᱜ ᱤᱝᱨᱟᱡᱤ ᱢᱟᱹᱦᱤᱛ ᱛᱮ ᱡᱮ ᱯᱷᱟᱥᱴ ᱢᱮ ᱴᱩ ᱛᱷᱟᱣᱡᱮᱱᱰ ᱴᱩᱭᱮᱱᱴᱤ ᱯᱷᱟᱭᱤᱵ ᱟᱫᱚ ᱱᱚᱣᱟ ᱯᱨᱚᱛᱷᱚᱢ ᱫᱤᱵᱚᱥ ᱨᱮ ᱟᱫᱚ ᱢᱤᱫᱴᱟᱝ ᱵᱚᱱ ᱜᱟᱯᱟᱞ ᱢᱟᱨᱟᱣᱟ ᱱᱚᱣᱟ ᱤᱝᱨᱟᱡᱤ ᱢᱟᱹᱦᱤᱛ ᱨᱮᱭᱟᱜ ᱯᱨᱚᱛᱷᱚᱢ ᱫᱤᱵᱚᱥ ᱨᱮ ᱢᱤᱫᱴᱟᱝ ᱱᱟᱣᱟ ᱥᱴᱮᱯ ᱵᱚᱱ ᱤᱫᱤᱭᱟ ᱮᱡᱩᱠᱮᱥᱚᱱ ᱨᱮᱭᱟᱜ ᱪᱮᱫ ᱞᱮᱠᱟ ᱥᱤᱥᱴᱮᱢ ᱵᱚᱱ ᱦᱟᱛᱟᱣ ᱫᱟᱲᱮᱭᱟᱜᱼᱟ ᱥᱴᱮᱯ ᱵᱟᱭ ᱥᱴᱮᱯ ᱪᱮᱫ ᱞᱮᱠᱟᱨᱮ ᱚᱱᱟ ᱨᱮᱭᱟᱜ ᱯᱨᱚᱥᱤᱡᱚᱨ ᱵᱚᱱ ᱦᱟᱛᱟᱣᱟ ᱚᱱᱟ ᱤᱧ ᱢᱤᱫᱴᱟᱝ ᱱᱤᱭᱩ ᱯᱷᱚᱨᱢᱩᱞᱟ ᱤᱧᱟᱹᱜ ᱢᱚᱱᱚᱛᱤᱧ ᱮᱢᱟ ᱯᱮ ᱠᱟᱱ ᱛᱟᱵᱚᱱᱟ ᱟᱫᱚ ᱚᱱᱟ ᱫᱚ ᱱᱚᱝᱠᱟ ᱡᱮᱱᱮᱨᱟᱞ ᱥᱠᱩᱞ ᱠᱚᱨᱮ ᱡᱟᱦᱟᱸ ᱞᱮᱠᱟ ᱢᱤᱫᱴᱟᱝ ᱠᱳᱚᱨᱰᱤᱱᱮᱴᱚᱨ ᱠᱚ ᱛᱟᱦᱮᱱ ᱠᱟᱱᱟ ᱢᱤᱢᱤᱫᱴᱟᱝ ᱠᱳᱚᱨᱰᱤᱱᱮᱴᱚᱨ ᱠᱞᱟᱥᱴᱟᱨ ᱞᱮᱵᱮᱞ ᱨᱮ ᱢᱤᱢᱤᱫᱴᱟᱝ ᱠᱳᱚᱨᱰᱤᱱᱮᱴᱚᱨ ᱠᱚ ᱛᱟᱦᱮᱱ ᱠᱟᱱᱟ ᱚᱱᱠᱟᱜᱮ ᱩᱱᱠᱩᱣᱟᱜ ᱮᱡᱩᱠᱮᱥᱚᱱ ᱥᱤᱥᱴᱮᱢ ᱵᱚᱱ ᱯᱷᱚᱞᱚᱭᱟ ᱚᱱᱟ ᱫᱚ ᱪᱮᱫ ᱞᱮᱠᱟ ᱫᱚᱥ ᱵᱟᱨᱚᱴᱤ ᱥᱠᱩᱞ ᱨᱮ ᱢᱤᱫᱴᱟᱝ ᱠᱞᱟᱥᱴᱟᱨ ᱦᱩᱭᱩᱜ ᱠᱟᱱᱟ ᱯᱨᱟᱭ ᱫᱚᱥ ᱵᱟᱨᱚᱴᱤ ᱥᱠᱩᱞ ᱨᱮ ᱢᱤᱢᱤᱫᱴᱟᱝ ᱠᱞᱟᱥᱴᱟᱨ ᱦᱩᱭᱩᱜ ᱠᱟᱱᱟ ᱟᱫᱚ ᱢᱤᱢᱤᱫᱴᱟᱝ ᱠᱳᱚᱨᱰᱤᱱᱮᱴᱚᱨ ᱠᱚ ᱛᱟᱦᱮᱱ ᱠᱟᱱᱟ ᱚᱱᱠᱟᱛᱮ ᱟᱵᱚ ᱦᱚᱸ ᱚᱱᱠᱟᱜᱮ ᱢᱤᱢᱤᱫᱴᱟᱝ ᱠᱳᱚᱨᱰᱤᱱᱮᱴᱚᱨ ᱵᱚ ᱫᱚᱦᱚ ᱠᱚᱣᱟ ᱫᱚᱥ ᱵᱟᱨᱚᱴᱤ ᱥᱠᱩᱞ ᱨᱮ ᱟᱫᱚ ᱚᱱᱠᱟᱜᱮ ᱵᱞᱚᱠ ᱞᱮᱵᱮᱞ ᱨᱮ ᱦᱩᱭᱮᱛᱚ ᱥᱟᱛᱴᱤ ᱦᱚᱸ ᱦᱩᱭ ᱫᱟᱲᱮᱭᱟᱜᱼᱟ ᱵᱟᱠᱷᱟᱱ ᱫᱚ ᱫᱚᱥᱴᱤ ᱵᱟᱨᱚᱴᱤ ᱚᱱᱠᱟ ᱦᱚᱸ ᱠᱳᱚᱨᱰᱤᱱᱮᱴᱚᱨ ᱠᱚ ᱛᱟᱦᱮᱸ ᱫᱟᱲᱮᱭᱟᱜᱼᱟ ᱟᱫᱚ ᱩᱱᱠᱩ ᱠᱳᱚᱨᱰᱤᱱᱮᱴᱚᱨ ᱠᱚᱫᱚ ᱵᱞᱚᱠ ᱨᱮ ᱟᱠᱚ ᱨᱤᱯᱳᱨᱴ ᱠᱚ ᱮᱢᱟ ᱨᱤᱯᱳᱨᱴ ᱠᱚ ᱮᱢᱟ ᱚᱠᱚᱭ ᱴᱷᱮᱱ ᱠᱚ ᱮᱢᱟ ᱡᱟᱦᱟᱸ ᱡᱮ ᱵᱞᱚᱠ ᱞᱮᱵᱷᱮᱞ ᱨᱮ ᱵᱤ ᱟᱨ ᱥᱤ ᱥᱤ ᱠᱚ ᱛᱟᱦᱮᱱ ᱠᱟᱱᱟ ᱟᱵᱚ ᱦᱚᱸ ᱚᱱᱠᱟᱜᱮ ᱵᱤ ᱟᱨ ᱥᱤ ᱥᱤ ᱵᱚᱱ ᱫᱚᱦᱚ ᱠᱚᱣᱟ ᱩᱱᱠᱩ ᱴᱷᱮᱱ ᱨᱤᱯᱳᱨᱴ ᱠᱚ ᱥᱟᱵᱽᱢᱤᱴᱟ

ᱩᱱᱤ ᱵᱤᱟᱨᱥᱤᱥᱤ ᱫᱚ ᱚᱱᱟᱭ ᱠᱚᱢᱯᱟᱭᱞᱮᱥᱚᱱᱟ ᱟᱫᱚ ᱠᱚᱢᱯᱟᱭᱞᱮᱥᱚᱱ ᱠᱟᱛᱮ ᱚᱱᱟ ᱯᱨᱚᱛᱮᱠ ᱠᱞᱟᱥᱴᱟᱨ ᱨᱮᱭᱟᱜ ᱚᱱᱟᱭ ᱟᱠᱚᱲᱚᱱᱟ ᱚᱠᱟ ᱠᱞᱟᱥᱴᱟᱨ ᱠᱷᱚᱱ ᱛᱤᱱᱟᱹᱜ ᱮᱪᱤᱵᱷᱢᱮᱱᱴ ᱦᱟᱨᱚ ᱰᱮᱵᱷᱞᱚᱯᱚᱜ ᱠᱟᱱᱟ ᱟᱫᱚ ᱚᱱᱠᱟᱜᱮ ᱚᱠᱚᱭ ᱠᱞᱟᱥᱴᱟᱨ ᱛᱤᱱᱟᱹᱜ ᱮ ᱰᱮᱵᱷᱞᱚᱯ ᱫᱟᱲᱮᱭᱟᱜ ᱠᱟᱱᱟ ᱟᱨ ᱢᱤᱫᱴᱟᱝ ᱠᱞᱟᱥᱴᱟᱨ ᱛᱤᱱᱟᱹᱜ ᱞᱮᱠ ᱨᱮ ᱛᱟᱦᱮᱱ ᱠᱟᱱᱟᱭ ᱟᱫᱚ ᱚᱱᱟᱛᱮ ᱚᱱᱟ ᱢᱤᱫᱴᱟᱝ ᱢᱤᱫᱴᱟᱝ ᱯᱨᱚᱥᱤᱡᱚᱨ ᱛᱟᱦᱮᱱᱟ ᱟᱫᱚ ᱢᱚᱱᱛᱷ ᱣᱮᱡᱽ ᱫᱷᱚᱨᱟ ᱡᱟᱣ ᱱᱩᱭ ᱫᱚ ᱢᱮ ᱢᱟᱥᱚ ᱠᱟᱱᱟᱭ ᱢᱮ ᱢᱟᱥᱚ ᱠᱷᱚᱱ ᱜᱮ ᱚᱱᱟ ᱮᱪᱤᱵᱷᱢᱮᱱᱴ ᱟᱠᱚᱲᱚᱱ ᱦᱩᱭᱩᱜᱼᱟ ᱟᱫᱚ ᱚᱱᱠᱟ ᱞᱮᱠᱟᱛᱮ ᱢᱤᱫᱴᱟᱝ ᱟᱵᱚ ᱦᱚᱸ ᱚᱱᱟ ᱯᱨᱚᱥᱤᱡᱚᱨ ᱵᱚᱱ ᱯᱷᱚᱞᱚᱭᱟ ᱚᱱᱟ ᱯᱨᱚᱥᱤᱡᱚᱨ ᱵᱚ ᱯᱷᱚᱞᱚ ᱞᱮᱠᱷᱟᱱ ᱡᱮ ᱵᱟᱝᱟ ᱟᱵᱚᱨᱮᱱ ᱚᱞ ᱤᱛᱩᱱ ᱢᱟᱪᱮᱫ ᱠᱚ ᱪᱮᱫ ᱞᱮᱠᱟ ᱟᱠᱚᱣᱟᱜ ᱠᱟᱹᱢᱤ ᱦᱚᱨᱟ ᱠᱚ ᱫᱮᱠᱷᱟᱣᱮᱫᱼᱟ ᱟᱨ ᱵᱟᱠᱷᱟᱱ ᱪᱮᱛᱮᱫᱤᱭᱟᱹ ᱠᱚ ᱛᱤᱱᱟᱹᱜ ᱠᱚ ᱪᱮᱫ ᱠᱮᱜᱼᱟ ᱚᱱᱟ ᱨᱮᱭᱟᱜ ᱵᱷᱮᱞᱩᱭᱮᱥᱚᱱ ᱵᱚᱱ ᱤᱵᱷᱟᱞᱩᱥᱚᱱᱟ ᱟᱫᱚ ᱚᱱᱠᱟ ᱞᱮᱠᱟᱛᱮ ᱚᱱᱠᱟ ᱞᱮᱠᱟᱛᱮ ᱢᱤᱫᱴᱟᱝ ᱟᱵᱚ ᱦᱚᱸ ᱟᱠᱚᱲᱚᱱ ᱵᱚᱱ ᱫᱚᱦᱚᱭᱟ ᱟᱫᱚ ᱚᱱᱟ ᱯᱨᱚᱥᱤᱡᱚᱨ ᱵᱚᱱ ᱫᱚᱦᱚᱭᱟ ᱡᱮ ᱡᱮᱱᱮᱨᱟᱞ ᱠᱚᱣᱟᱜ ᱯᱨᱚᱥᱤᱡᱚᱨ ᱮᱡᱩᱠᱮᱥᱚᱱ ᱥᱤᱥᱴᱮᱢ ᱯᱨᱚᱥᱤᱡᱚᱨ ᱫᱚᱵᱚᱱ ᱯᱷᱚᱞᱚᱭ ᱜᱮᱭᱟ ᱪᱮᱫ ᱞᱟᱹᱜᱤᱫ ᱢᱟᱱᱮ ᱢᱤᱫᱴᱟᱝ ᱟᱡ ᱮ ᱰᱮᱵᱷᱞᱚᱯ ᱟᱠᱟᱫᱼᱟ ᱢᱤᱫᱴᱟᱝ ᱮᱡᱩᱠᱮᱥᱚᱱ ᱥᱤᱥᱴᱮᱢ ᱰᱮᱵᱷᱞᱚᱯ ᱟᱠᱟᱫᱼᱟ ᱟᱫᱚ ᱚᱱᱟ ᱚᱱᱩᱠᱚᱨᱚᱬ ᱚᱱᱩᱥᱚᱨᱚᱬ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱡᱮ ᱵᱟᱝᱟ ᱟᱵᱚ ᱫᱚ ᱮᱴᱟᱜ ᱠᱚ ᱵᱟᱵᱚᱱ ᱯᱷᱚᱞᱚ ᱠᱚᱣᱟ ᱚᱱᱠᱟ ᱠᱟᱛᱷᱟ ᱫᱚ ᱵᱟᱝ ᱠᱟᱱᱟ ᱮᱡᱩᱠᱮᱥᱚᱱ ᱫᱚ ᱟᱹᱵᱤᱱ ᱳᱰᱤᱭᱟ ᱢᱤᱰᱤᱭᱟᱢ ᱦᱚᱸ ᱯᱷᱚᱞᱚᱭ ᱜᱮᱭᱟ ᱵᱟᱠᱷᱟᱱ ᱫᱚ ᱤᱝᱞᱤᱥ ᱢᱤᱰᱤᱭᱟᱢ ᱦᱚᱸ ᱯᱷᱚᱞᱚᱭ ᱜᱮᱭᱟ ᱡᱟᱦᱟᱸᱭ ᱡᱟᱦᱟᱸᱭ ᱰᱮᱵᱷᱞᱚᱯ ᱟᱠᱟᱫᱼᱟ ᱮᱡᱩᱠᱮᱥᱚᱱ ᱥᱤᱥᱴᱮᱢ ᱨᱮ ᱚᱱᱠᱟ ᱜᱮᱵᱚᱱ ᱯᱷᱚᱞᱚ ᱠᱚᱣᱟ ᱟᱨᱦᱚᱸ ᱵᱤᱟᱨᱥᱤᱥᱤ ᱠᱷᱚᱱ ᱟᱨᱦᱚᱸ ᱚᱱᱟ ᱠᱚ ᱩᱱᱠᱩ ᱫᱚᱠᱚ ᱵᱤᱭᱟᱨᱥᱤᱥᱤ ᱠᱚ ᱢᱮᱱᱟᱜ ᱠᱚᱣᱟ ᱵᱤᱭᱳ ᱮᱵᱤᱭᱳ ᱠᱚ ᱢᱮᱱᱟᱜ ᱠᱚ ᱩᱱᱠᱩ ᱫᱚ ᱟᱨᱦᱚᱸ ᱚᱱᱟ ᱡᱟᱦᱟᱸ ᱞᱮᱠᱟ ᱠᱚ ᱢᱚᱱᱤᱴᱚᱨᱤᱝ ᱮᱜᱼᱟ ᱯᱨᱚᱛᱮᱠ ᱥᱠᱩᱞ ᱠᱚ ᱢᱚᱱᱤᱴᱚᱨᱤᱝ ᱮᱜᱼᱟ ᱟᱫᱚ ᱟᱵᱚ ᱦᱚᱸ ᱚᱱᱠᱟ ᱜᱮ ᱵᱞᱚᱠ ᱞᱮᱵᱷᱮᱞ ᱨᱮ ᱚᱱᱠᱟᱱ ᱚᱯᱷᱤᱥᱟᱨ ᱠᱚ ᱛᱟᱦᱮᱱᱟ ᱩᱱᱠᱩ ᱠᱚᱠᱚ ᱢᱚᱱᱤᱴᱚᱨᱤᱝ ᱢᱟ ᱟᱨ ᱟᱵᱚᱣᱟᱜ ᱮᱱᱠᱷᱟᱱ ᱚᱞᱪᱤᱠᱤ ᱢᱟᱪᱮᱫ ᱠᱚ ᱛᱤᱱᱟᱹᱜ ᱠᱚ ᱰᱮᱵᱷᱞᱚᱯ ᱫᱟᱲᱮᱭᱟᱜ ᱠᱟᱱᱟ ᱮᱰᱩᱠᱮᱥᱚᱱ ᱥᱤᱥᱴᱮᱢ ᱚᱱᱟ ᱩᱱᱠᱩ ᱢᱤᱫᱴᱟᱝ ᱤᱭᱟᱹ ᱮᱞᱟᱨᱴ ᱨᱮᱠᱚ ᱛᱟᱦᱮᱱᱟ ᱮᱱᱠᱷᱟᱱ ᱟᱯᱚ ᱠᱚᱢᱯᱤᱴᱮᱴᱤᱵᱷ ᱢᱟᱭᱤᱰ ᱛᱮ ᱮᱱᱠᱷᱟᱱ ᱩᱱᱠᱩ ᱠᱚ ᱚᱱᱟ ᱠᱚ ᱥᱮᱪᱮᱫ ᱠᱚ ᱮᱢ ᱫᱟᱲᱮᱭᱟ ᱠᱚᱣᱟ ᱟᱫᱚ ᱚᱱᱟ ᱨᱮᱭᱟᱜ ᱢᱤᱫᱴᱟᱝ ᱟᱵᱚ ᱦᱚᱸ ᱥᱟᱨᱦᱟᱣ ᱥᱟᱠᱟᱢ ᱵᱚᱱ ᱮᱢᱟ ᱠᱚᱣᱟ ᱡᱮ ᱵᱟᱝᱟ ᱚᱠᱚᱭ ᱚᱞᱪᱤᱠᱤ ᱢᱟᱪᱮᱫ ᱠᱚ ᱛᱤᱱᱟᱹᱜ ᱠᱚ ᱰᱮᱵᱷᱞᱚᱯ ᱫᱟᱲᱮᱭᱟᱜ ᱠᱟᱱᱟ ᱡᱮ ᱠᱳᱚᱨᱰᱤᱱᱮᱴᱚᱨ ᱠᱚ ᱛᱤᱱᱟᱹᱜ ᱠᱚ ᱠᱳᱚᱨᱰᱤᱱᱮᱥᱚᱱ ᱫᱟᱲᱮᱭᱟᱜ ᱠᱟᱱᱟ ᱠᱳᱚᱨᱰᱤᱱᱮᱥᱚᱱ ᱡᱩᱫᱤ ᱦᱩᱭᱩᱜᱼᱟ ᱮᱱᱠᱷᱟᱱ ᱱᱤᱦᱟᱹᱛᱤ ᱩᱱᱠᱩ ᱚᱞᱪᱤᱠᱤ ᱢᱟᱪᱮᱫ ᱠᱚ ᱮᱞᱟᱨᱴ ᱠᱚ ᱛᱟᱦᱮᱱᱟ ᱟᱫᱚ ᱚᱱᱠᱟ ᱞᱮᱠᱟᱛᱮ ᱛᱟᱵᱚᱱ ᱱᱚᱣᱟ ᱨᱮᱭᱟᱜ ᱯᱨᱚᱥᱤᱡᱚᱨ ᱫᱚ ᱦᱩᱭᱩᱜᱼᱟ ᱟᱫᱚ ᱱᱚᱣᱟ ᱢᱤᱫᱴᱟᱝ ᱵᱚᱱ ᱯᱷᱚᱞᱚ ᱵᱤᱰᱟᱹᱣ ᱢᱟ ᱱᱚᱣᱟ ᱪᱮᱫ ᱞᱮᱠᱟ ᱥᱟᱠᱥᱮᱥᱚᱜ ᱠᱟᱱᱟ ᱪᱮ ᱵᱟᱝᱟ ᱟᱫᱚ ᱱᱚᱣᱟ ᱢᱟ ᱟᱹᱞᱤᱧ ᱱᱟᱣᱟ ᱯᱷᱚᱨᱢᱩᱞᱟ ᱞᱤᱧ ᱞᱟᱹᱭ ᱠᱮᱜᱼᱟ ᱚᱱᱠᱟ ᱫᱚ ᱯᱟᱞᱮ ᱱᱤᱭᱩ ᱯᱷᱚᱨᱢᱩᱞᱟ ᱚᱠᱚᱭ ᱦᱚᱸ ᱵᱟᱠᱚ ᱱᱚᱝᱠᱟ ᱵᱟᱠᱚ ᱠᱚᱨᱟᱣ ᱠᱟᱜᱼᱟ ᱫᱮᱠᱷᱟ ᱡᱟᱣ ᱡᱚᱫᱤ ᱤᱧᱟᱹᱜ ᱱᱚᱣᱟ ᱵᱷᱤᱰᱤᱭᱳ ᱠᱚ ᱡᱟᱦᱟᱸᱭ ᱠᱚᱵᱚᱱ ᱧᱮᱞᱮᱜᱼᱟ ᱱᱚᱣᱟ ᱧᱮᱞ ᱯᱩᱨᱟᱹ ᱢᱟ ᱟᱨ ᱟᱫᱷᱟ ᱧᱮᱞ ᱠᱟᱛᱮ ᱟᱞᱚᱵᱚᱱ ᱥᱠᱤᱯ ᱢᱟ ᱟᱨ ᱱᱚᱝᱠᱟ ᱡᱚᱫᱤ ᱢᱤᱫᱴᱟᱝ ᱵᱚᱱ ᱯᱨᱚᱥᱤᱡᱚᱨ ᱵᱚᱱ ᱯᱷᱚᱞᱚᱭᱟ ᱟᱨ ᱱᱤᱦᱟᱹᱛᱤ ᱟᱹᱞᱤᱧᱟᱜ ᱟᱥᱟ ᱟᱨ ᱵᱤᱥᱣᱟᱥ ᱢᱮᱱᱟᱜᱼᱟ ᱱᱤᱦᱟᱹᱛᱤ ᱥᱟᱠᱥᱮᱥᱚᱜ ᱜᱮᱭᱟ ᱟᱨ ᱱᱚᱝᱠᱟ ᱞᱮᱠᱟᱛᱮ ᱮᱪᱤᱵᱷᱢᱮᱱᱴ ᱦᱟᱨᱚ ᱚᱞᱪᱤᱠᱤ ᱨᱮᱭᱟᱜ ᱮᱪᱤᱵᱷᱢᱮᱱᱴ ᱦᱟᱨᱚ ᱱᱤᱦᱟᱹᱛᱤ ᱵᱟᱹᱲᱛᱤ ᱦᱩᱭ ᱫᱟᱲᱮᱭᱟᱜᱼᱟ ᱢᱮᱱᱛᱮ ᱯᱟᱨᱥᱮᱱᱴᱮᱡᱽ ᱚᱯᱷ ᱮᱪᱤᱵᱷᱢᱮᱱᱴ ᱱᱤᱦᱟᱹᱛᱤ ᱵᱟᱹᱲᱛᱤᱜᱼᱟ ᱟᱫᱚ ᱛᱮᱦᱮᱧᱟᱜ ᱵᱷᱤᱰᱤᱭᱳ ᱨᱮᱫᱚ ᱱᱤᱱᱟᱹᱜ ᱜᱮ ᱟᱫᱚ ᱫᱟᱨᱟᱭ ᱫᱷᱟᱣ ᱟᱨᱦᱚᱸ ᱱᱟᱯᱟᱭ ᱥᱟᱺᱦᱤᱡ ᱛᱮ ᱱᱚᱣᱟ ᱨᱮᱭᱟᱜ ᱮᱪᱤᱵᱷᱢᱮᱱᱴ ᱟᱨᱦᱚᱸ ᱪᱮᱫ ᱞᱮᱠᱟ ᱯᱨᱚᱥᱤᱡᱚᱨ ᱟᱨᱦᱚᱸ ᱵᱟᱲᱦᱟᱣ ᱤᱫᱤ ᱫᱟᱲᱮᱭᱟᱜᱼᱟ ᱚᱱᱟ ᱞᱤᱧ ᱞᱟᱹᱭ ᱥᱟᱰᱮᱭᱟᱵᱚᱱᱟ ᱢᱟ ᱛᱚᱵᱮ ᱛᱮᱦᱮᱧ ᱞᱮᱠᱟ ᱫᱚ ᱥᱟᱱᱟᱢ ᱠᱚᱜᱮ ᱡᱚᱦᱟᱨ